ᱟᱨ ᱛᱮᱦᱮᱧ ᱫᱚ ᱱᱟᱦᱟᱜ ᱛᱟᱵᱚᱱ ᱯᱚᱨᱚᱵᱽ ᱠᱟᱱᱟ ᱛᱚ ᱚᱱᱟ ᱞᱟᱹᱜᱤᱫ ᱛᱮ ᱵᱟᱹᱴᱤ ᱛᱷᱟᱹᱨᱤ ᱠᱚ ᱜᱟᱥᱟᱣ ᱯᱷᱟᱨᱪᱟ ᱵᱟᱲᱟ ᱠᱟᱛᱮᱫ ᱟᱨ ᱮᱦᱚᱵ ᱨᱮᱜᱮ ᱛᱮᱦᱮᱧ ᱫᱚ ᱱᱚᱜᱼᱚᱭ ᱱᱚᱣᱟ ᱠᱟᱹᱢᱤᱧ ᱢᱮᱱᱮᱫ ᱞᱚᱴᱟᱧ ᱧᱮᱞᱮᱫ ᱜᱮ ᱠᱟᱹᱴᱤᱡ ᱚᱡᱽᱨᱟ ᱫᱷᱟᱨᱟ ᱧᱮᱞᱚᱜ ᱠᱟᱱᱟ ᱫᱟᱹᱜᱤ ᱫᱟᱹᱜᱤ ᱫᱚᱦᱚ ᱟᱠᱟᱱᱟ ᱟᱹᱰᱤ ᱫᱤᱱ ᱠᱷᱚᱱ ᱛᱚ ᱚᱱᱟ ᱞᱟᱹᱜᱤᱫ ᱛᱮ ᱱᱤᱛᱚᱜ ᱫᱚ ᱞᱚᱴᱟ ᱜᱮ ᱥᱟᱯᱷᱟ ᱢᱟᱲᱟᱝ ᱦᱩᱭᱩᱜ ᱠᱟᱱᱟ ᱛᱚ ᱱᱚᱣᱟ ᱱᱟᱦᱟᱜ ᱥᱩᱱᱩᱢ ᱛᱤᱧ ᱜᱟᱥᱟᱣᱮᱫᱼᱟ ᱤᱱᱟᱹ ᱯᱚᱨᱮ ᱱᱚᱣᱟ ᱞᱩᱜᱽᱲᱤ ᱛᱤᱧ ᱡᱩᱛ ᱠᱮᱫᱼᱟ ᱟᱨ ᱛᱮᱦᱮᱧ ᱫᱚ ᱱᱟᱦᱟᱜ ᱠᱷᱟᱱᱛᱟ ᱞᱮ ᱦᱮᱡ ᱟᱠᱟᱱᱟ ᱯᱤᱪᱷᱞᱮ ᱥᱟᱱᱰᱮ ᱨᱮ ᱮᱢ ᱞᱮᱫ ᱛᱟᱦᱮᱱ ᱞᱮ ᱛᱚ ᱱᱤᱭᱟᱹ ᱥᱟᱱᱰᱮ ᱱᱟᱦᱟᱜ ᱟᱹᱜᱩ ᱠᱮᱜᱼᱟᱭ ᱮᱠ ᱥᱚᱯᱛᱟ ᱵᱟᱫ ᱛᱚ ᱱᱚᱜᱼᱚ ᱱᱚᱣᱟ ᱱᱚᱣᱟ ᱫᱚ ᱥᱴᱳᱨ ᱵᱟᱞᱟ ᱥᱟᱹᱲᱤ ᱠᱟᱱᱟ ᱡᱟᱦᱟᱸ ᱥᱴᱳᱨ ᱨᱮ ᱠᱚᱴᱟ ᱨᱮ ᱮᱢᱚᱜ ᱟᱠᱚ ᱪᱟᱣᱞᱮ ᱜᱩᱦᱩᱢ ᱥᱟᱶᱛᱮ ᱟᱫᱚ ᱥᱟᱞ ᱨᱮ ᱢᱤᱫ ᱫᱷᱟᱣ ᱱᱚᱣᱟ ᱠᱚ ᱫᱚᱦᱚ ᱡᱟᱣᱨᱟ ᱞᱮᱫ ᱛᱟᱦᱮᱱ ᱟᱭᱳ ᱵᱟᱸᱫᱮ ᱵᱟᱸᱫᱮ ᱮᱱᱠᱷᱟᱱ ᱚᱱᱟ ᱞᱟᱹᱜᱤᱫ ᱛᱮ ᱱᱚᱣᱟ ᱯᱩᱱᱭᱟᱹ ᱨᱮᱭᱟᱜ ᱯᱩᱱᱭᱟᱹ ᱥᱟᱹᱲᱤ ᱨᱮᱭᱟᱜ ᱞᱮ ᱡᱚᱛᱚ ᱥᱴᱳᱨ ᱵᱟᱞᱟ ᱠᱟᱱᱟ ᱚᱱᱟ ᱨᱮᱭᱟᱜ ᱞᱮ ᱠᱷᱟᱱᱛᱟ ᱞᱮ ᱵᱮᱱᱟᱣ ᱦᱚᱪᱚ ᱠᱮᱜᱼᱟ ᱦᱮ ᱜᱟᱭᱤᱡ ᱥᱟᱱᱟᱢ ᱠᱚ ᱡᱚᱦᱟᱨ ᱤᱧ ᱯᱟᱥᱴᱟ ᱥᱮᱫ ᱠᱷᱚᱱ ᱟᱨ ᱟᱨ ᱢᱤᱫᱴᱤᱡ ᱵᱞᱚᱜ ᱨᱮ ᱡᱚᱛᱚ ᱠᱚ ᱥᱟᱹᱜᱩᱱ ᱫᱟᱨᱟᱢ ᱞᱮᱫ ᱯᱮᱭᱟ ᱟᱨ ᱪᱮᱫ ᱞᱮᱠᱟ ᱢᱮᱱᱟᱜ ᱯᱮ ᱛᱟᱵᱚᱱ ᱟᱥᱟᱭ ᱡᱚᱛᱚ ᱦᱚᱲ ᱱᱟᱯᱟᱭ ᱜᱮ ᱢᱮᱱᱟᱜ ᱯᱮ ᱟᱨ ᱱᱟᱯᱟᱭ ᱛᱮᱜᱮ ᱛᱟᱦᱮᱱ ᱯᱮ ᱟᱨ ᱛᱮᱦᱮᱧ ᱫᱚ ᱱᱟᱦᱟᱜ ᱯᱟᱨᱟᱵᱽ ᱠᱟᱱᱟ ᱨᱚᱡᱚ ᱯᱟᱨᱟᱵᱽ ᱟᱨ ᱛᱮᱦᱮᱧ ᱫᱚ ᱱᱟᱦᱟᱜ ᱡᱷᱩᱞᱟᱹ ᱯᱟᱨᱟᱵᱽ ᱦᱚᱸᱠᱚ ᱢᱮᱱᱟ ᱦᱮᱸ ᱥᱮ ᱛᱚ ᱛᱮᱦᱮᱧ ᱥᱟᱱᱰᱮ ᱠᱟᱱᱟ ᱪᱚᱫᱫᱚ ᱛᱟᱹᱨᱤᱠᱷ ᱛᱮᱦᱮᱧ ᱫᱚ ᱱᱟᱜ ᱯᱟᱨᱟᱵᱚᱜ ᱠᱟᱱᱟᱞᱮ ᱛᱚ ᱟᱹᱰᱤ ᱰᱷᱮᱨ ᱛᱮᱦᱮᱧ ᱫᱚ ᱠᱟᱹᱢᱤ ᱠᱚ ᱦᱟᱱᱟ ᱱᱟᱣᱟ ᱦᱩᱭᱩᱜᱼᱟ ᱥᱮ ᱚᱱᱟ ᱞᱟᱹᱜᱤᱫ ᱛᱮ ᱯᱷᱨᱮᱥ ᱵᱟᱲᱟ ᱠᱟᱛᱮ ᱦᱮᱡ ᱦᱩᱭᱮᱱᱟ ᱛᱚ ᱟᱨ ᱱᱤᱛᱚᱜ ᱫᱚ ᱱᱟᱥᱛᱟᱜ ᱠᱟᱹᱱᱟᱹᱧ ᱱᱟᱜ ᱠᱷᱤᱪᱲᱤ ᱛᱚ ᱦᱚᱞᱟ ᱧᱤᱫᱟᱹ ᱛᱟᱦᱮᱸ ᱞᱮᱱᱟ ᱛᱚ ᱚᱱᱟᱜᱮ ᱱᱤᱛᱚᱜ ᱡᱚᱢ ᱦᱩᱭᱩᱜᱼᱟ ᱛᱚ ᱴᱷᱤᱠ ᱜᱮᱭᱟ ᱪᱚᱞᱚ ᱡᱚᱢ ᱞᱮᱜᱮ ᱟᱨ ᱧᱮᱞ ᱤᱧ ᱱᱟᱜ ᱪᱮᱫ ᱠᱚ ᱟᱨᱦᱚᱸ ᱪᱮᱠᱟ ᱦᱩᱭᱩᱜᱼᱟ ᱠᱟᱹᱢᱤ ᱠᱚ ᱛᱮᱦᱮᱧ ᱫᱚ ᱟᱹᱰᱤ ᱰᱷᱮᱨ ᱢᱮᱱᱟᱜᱼᱟ ᱛᱚ ᱚᱱᱟ ᱞᱟᱹᱜᱤᱫ ᱛᱮ ᱟᱬᱜᱟᱛ ᱨᱩᱢ ᱵᱟᱲᱟ ᱠᱟᱛᱮ ᱦᱮᱡ ᱦᱩᱭᱮᱱᱟ ᱟᱨ ᱵᱞᱚᱜ ᱨᱮ ᱠᱚᱱᱴᱤᱱᱤᱭᱩ ᱛᱟᱦᱮᱸ ᱯᱮ ᱛᱟᱵᱚᱱ ᱟᱨ ᱪᱮᱫ ᱠᱚ ᱪᱮᱠᱟ ᱦᱩᱭᱩᱜᱼᱟ ᱱᱟᱜ ᱫᱮᱠᱷᱟᱣ ᱟᱯᱮᱭᱟ

ᱛᱚ ᱤᱱᱟᱹᱜ ᱛᱮ ᱱᱚᱣᱟ ᱯᱤᱴᱷᱟᱹ ᱞᱟᱹᱜᱤᱫ ᱦᱚᱸ ᱨᱟᱲᱮᱡ ᱦᱟᱱᱛᱟᱲᱚᱜᱼᱟ ᱤᱱᱟᱹᱜ ᱛᱮ ᱟᱞᱮ ᱫᱟᱠᱟ ᱦᱚᱸ ᱡᱚᱢᱚᱜ ᱛᱟᱞᱮᱭᱟ ᱪᱮᱫᱟᱜ ᱥᱮ ᱯᱤᱴᱷᱟᱹ ᱫᱚ ᱱᱟᱦᱟᱜ ᱵᱮᱱᱟᱣ ᱨᱮ ᱞᱮᱴ ᱢᱮᱱᱟᱜᱼᱟ ᱟᱫᱚ ᱫᱟᱠᱟ ᱡᱚᱢ ᱦᱩᱭᱮᱱᱟ ᱫᱟᱠᱟ ᱡᱚᱢ ᱯᱚᱨᱮ ᱵᱟᱹᱴᱤ ᱠᱚᱧ ᱜᱟᱥᱟᱣ ᱠᱟᱫᱟ ᱫᱟᱠᱟ ᱠᱚ ᱪᱟᱵᱟᱭᱮᱱᱟ ᱛᱚ ᱫᱤᱱᱟᱹᱢ ᱟᱹᱭᱩᱵ ᱫᱚ ᱧᱮᱞ ᱜᱮᱭᱟ ᱫᱟᱠᱟ ᱪᱚᱸᱫᱟᱭᱟᱹᱧ ᱥᱮ ᱵᱟᱝᱜᱮ ᱛᱚ ᱚᱱᱟ ᱰᱮᱠᱪᱤ ᱠᱚ ᱛᱤ ᱠᱚ ᱡᱚᱛᱚᱧ ᱜᱟᱥᱟᱣ ᱯᱷᱟᱹᱨᱪᱟᱹ ᱠᱟᱫᱟ

ᱴᱟᱭᱤᱢ ᱞᱟᱜᱟᱜᱼᱟ ᱟᱨ ᱱᱚᱣᱟ ᱤᱥᱤᱱ ᱦᱩᱭᱩᱜ ᱠᱟᱱᱟ ᱞᱮᱴᱚ ᱟᱨ ᱠᱟᱹᱡ ᱱᱚᱣᱟ ᱥᱩᱠᱷᱚᱴ ᱧᱚᱜ ᱦᱩᱭᱩᱜᱼᱟ ᱟᱨ ᱱᱚᱣᱟ ᱦᱚᱛᱮᱧ ᱯᱟᱞᱴᱤ ᱠᱟᱹᱧ ᱦᱟᱸᱜ ᱟᱨ ᱱᱚᱛᱮ ᱨᱮᱰᱤ ᱡᱩᱛ ᱟᱠᱟᱜᱼᱟ ᱱᱚᱣᱟ ᱛᱟᱨᱟ ᱥᱟᱠᱟᱢ ᱟᱨ ᱟᱨ ᱢᱤᱫᱴᱤᱡ ᱱᱟᱦᱟᱜ ᱞᱟᱹᱜᱤᱫ ᱦᱩᱭᱩᱜᱼᱟ ᱱᱚᱰᱮ ᱵᱟᱯᱨᱮ ᱟᱨ ᱤᱥᱤᱱ ᱡᱚᱠᱷᱚᱱ ᱡᱟᱦᱟᱸ ᱜᱟᱨᱢᱤ ᱵᱩᱡᱷᱟᱹᱜ ᱠᱟᱱᱟ ᱥᱮ ᱪᱚᱫᱟ ᱟᱠᱟᱱᱟ ᱛᱚ ᱤᱥᱤᱱ ᱦᱩᱭ ᱠᱟᱛᱮ ᱜᱤᱧ ᱫᱮᱠᱷᱟᱣ ᱟᱯᱮᱭᱟ ᱱᱟᱦᱟᱜ ᱟᱨ ᱱᱚᱜᱼᱚ ᱱᱚᱝᱠᱟ ᱯᱟᱨᱟᱵᱽ ᱠᱚᱨᱮ ᱫᱚ ᱠᱩᱲᱤ ᱦᱚᱯᱚᱱ ᱫᱚ ᱛᱟᱵᱚᱱ ᱤᱥᱤᱱ ᱢᱮ ᱡᱚᱢ ᱢᱮ ᱤᱥᱤᱱ ᱢᱮ ᱡᱚᱢ ᱢᱮ ᱚᱱᱟ ᱛᱮᱜᱮ ᱢᱟᱱᱮ ᱫᱤᱱ ᱯᱟᱨᱚᱢ ᱩᱛᱟᱹᱨᱚᱜᱼᱟ ᱯᱟᱨᱟᱵᱽ ᱠᱚᱨᱮ ᱫᱚ ᱤᱥᱤᱱ ᱟᱨ ᱤᱥᱤᱱ ᱨᱮᱢ ᱛᱟᱦᱮᱱᱟ ᱥᱮ ᱵᱞᱚᱜ ᱦᱚᱸ ᱪᱮᱫ ᱤᱧ ᱵᱮᱱᱟᱣᱟ ᱢᱚᱛᱞᱚᱵ ᱤᱥᱤᱱ ᱟᱨ ᱢᱚᱛᱞᱚᱵ ᱚᱲᱟᱜ ᱨᱮ ᱠᱟᱹᱢᱤ ᱨᱮᱜᱮ ᱚᱱᱟᱧ ᱫᱮᱠᱷᱟᱣ ᱫᱟᱲᱮᱭᱟᱜ ᱛᱮᱦᱮᱧ ᱫᱚ ᱱᱟᱦᱟᱜ ᱛᱚ ᱴᱷᱤᱠ ᱜᱮᱭᱟ ᱛᱚᱵᱮ ᱪᱚᱞᱚ